ᱛᱮᱦᱮᱧ ᱟᱞᱮ ᱱᱚᱣᱟ ᱦᱚᱨᱤᱪᱚᱱᱫᱚᱱᱯᱩᱨ ᱵᱞᱚᱠ ᱯᱟᱥᱴᱟ ᱠᱷᱚᱱᱟᱜ ᱥᱮᱸᱜᱮᱞ ᱚᱵᱷᱤᱡᱟᱱ ᱛᱚᱨᱚᱯ ᱠᱷᱚᱱ ᱱᱚᱰᱮ ᱡᱚᱛᱚ ᱦᱚᱲᱞᱮ ᱢᱤᱫᱴᱷᱮᱱ ᱟᱠᱟᱱᱟ ᱟᱨ ᱥᱮᱸᱜᱮᱞ ᱚᱵᱷᱤᱡᱟᱱ ᱨᱤᱱ ᱠᱚᱢᱨᱮᱰ ᱡᱟᱦᱟᱸ ᱢᱮᱱᱟᱜ ᱠᱚᱣᱟ ᱟᱹᱞᱤᱧ ᱧᱩᱛᱩᱢ ᱫᱚ ᱦᱩᱭᱩᱜ ᱠᱟᱱᱟ ᱥᱤᱝᱨᱮ ᱥᱚᱨᱮᱱ ᱟᱨ ᱚᱱᱟ ᱥᱟᱞᱟᱜ ᱛᱮ ᱟᱨᱦᱚᱸ ᱩᱯᱚᱥᱚᱵᱷᱟᱯᱚᱛᱤ ᱢᱮᱱᱟᱜ ᱠᱤᱱᱟ ᱥᱟᱢᱥᱩᱫᱚᱨ ᱴᱩᱰᱩ ᱟᱨ ᱱᱚᱣᱟ ᱠᱚᱢᱤᱴ ᱥᱮᱸᱜᱮᱞ ᱠᱚᱢᱤᱴ ᱟᱨᱦᱚᱸ ᱛᱟᱵᱚ ᱢᱮᱱᱟᱜ ᱛᱟᱵᱚᱱᱟ ᱛᱚ ᱛᱮᱦᱮᱧ ᱱᱚᱣᱟ ᱞᱮ ᱤᱭᱟᱹ ᱟᱠᱟᱜᱼᱟ ᱡᱮ ᱟᱵᱚ ᱞᱩᱜᱩᱵᱩᱨᱩ ᱜᱷᱟᱱᱴᱟ ᱵᱟᱲᱤ ᱡᱮᱴᱟ ᱠᱤ ᱥᱟᱨᱱᱟ ᱫᱷᱚᱨᱚᱢ ᱜᱟᱲ ᱫᱷᱚᱨᱚᱢ ᱜᱟᱲ ᱛᱟᱵᱚᱱ ᱚᱸᱰᱮ ᱚᱱᱠᱟ ᱢᱤᱫᱴᱟᱝ ᱵᱮᱛᱤᱠᱨᱚᱢᱚ ᱵᱮᱛᱤᱠᱨᱚᱢᱚ ᱦᱩᱭᱩᱜ ᱠᱟᱱᱟ ᱡᱮ ᱚᱸᱰᱮ ᱩᱱᱠᱩ ᱟᱥᱛᱮ ᱟᱥᱛᱮ ᱱᱩᱠᱩ ᱯᱷᱚᱨᱮᱱ ᱠᱚ ᱫᱤᱠᱩ ᱠᱚ ᱩᱱᱠᱩ ᱤᱭᱟᱹᱛᱮ ᱱᱟᱦᱟᱜ ᱥᱮᱫ ᱪᱟᱞᱟᱜ ᱠᱟᱱᱟ ᱚᱨ ᱤᱫᱤᱜ ᱠᱟᱱᱟ ᱚᱱᱟ ᱞᱮᱠᱟ ᱜᱮᱞᱮ ᱵᱩᱡᱷᱟᱹᱣᱮᱫᱼᱟ ᱡᱮᱦᱮᱛᱩ ᱚᱸᱰᱮ ᱳᱢᱠᱟᱨ ᱢᱮᱱᱛᱮ ᱤᱭᱟᱹ ᱚᱞ ᱟᱠᱟᱱᱟ ᱚᱱᱟ ᱟᱵᱚᱣᱟᱜ ᱛᱷᱟᱱ ᱨᱮ ᱟᱨ ᱚᱱᱟ ᱥᱟᱞᱟᱜ ᱛᱮ ᱞᱟᱛᱟᱨ ᱯᱟᱥᱴᱟ ᱨᱮ ᱟᱨᱦᱚᱸ ᱚᱱᱟ ᱢᱚᱱᱫᱤᱨ ᱛᱟᱵᱚ ᱡᱟᱦᱟᱸ ᱢᱮᱱᱟᱜᱼᱟ ᱚᱱᱟ ᱞᱟᱛᱟᱨ ᱨᱮ ᱥᱤᱵᱚ ᱯᱟᱨᱵᱚᱛᱤ ᱠᱚ ᱛᱷᱟᱯᱱᱟ ᱟᱠᱟᱫ ᱠᱤᱱᱟ ᱞᱩᱜᱩ ᱟᱭᱳ ᱞᱩᱜᱩ ᱵᱟᱵᱟᱣᱟᱜ ᱧᱩᱛᱩᱢ ᱛᱮ ᱛᱚ ᱱᱚᱣᱟ ᱠᱚᱫᱚ ᱟᱥᱛᱮ ᱟᱥᱛᱮ ᱛᱮ ᱦᱤᱱᱫᱩᱠᱚᱨᱚᱱ ᱦᱩᱭᱩᱜ ᱠᱟᱱ ᱞᱮᱠᱟ ᱱᱟᱦᱟᱜ ᱟᱞᱮ ᱫᱚᱞᱮ ᱵᱩᱡᱷᱟᱹᱣᱮᱫᱼᱟ ᱚᱱᱟᱜᱮ ᱟᱞᱮ ᱯᱟᱦᱴᱟ ᱠᱷᱚᱱᱟᱜ ᱟᱹᱰᱤ ᱜᱟᱱ ᱫᱩᱠ ᱞᱮ ᱵᱩᱡᱷᱟᱹᱣᱮᱫᱼᱟ ᱚᱱᱟᱛᱮ ᱛᱮᱦᱮᱧ ᱫᱚ ᱚᱸᱰᱮᱱ ᱠᱚ ᱡᱟᱦᱟᱸ ᱛᱟᱵᱚ ᱞᱩᱜᱩᱵᱩᱨᱩ ᱜᱷᱟᱱᱴᱟᱵᱟᱲᱤ ᱨᱮᱱ ᱡᱟᱦᱟᱸ ᱠᱚᱢᱤᱴ ᱢᱮᱱᱟᱜ ᱠᱚᱣᱟ ᱩᱱᱠᱩ ᱠᱚᱢᱤᱴ ᱨᱮᱱ ᱥᱚᱵᱷᱟᱯᱚᱛᱤ ᱧᱩᱛᱩᱢ ᱛᱮ ᱢᱤᱫᱴᱟᱝ ᱯᱩᱛᱞᱟᱹ ᱫᱚᱦᱚᱱ ᱦᱩᱭᱩᱜ ᱠᱟᱱᱟ ᱡᱮᱦᱮᱛᱩ ᱱᱚᱣᱟ ᱫᱚ ᱟᱞᱮ ᱫᱚ ᱡᱚᱛᱚ ᱞᱮ ᱵᱤᱨᱳᱫᱮᱜᱼᱟ ᱥᱟᱨᱟ ᱨᱟᱡᱽᱡᱚ ᱯᱟᱸᱪ ᱨᱟᱡᱽᱡᱚ ᱨᱮᱱ ᱠᱚ ᱵᱤᱨᱳᱫᱮᱜᱼᱟ ᱟᱨ ᱱᱚᱣᱟ ᱫᱚ ᱠᱟᱹᱴᱤᱡ ᱥᱩᱫᱷᱟᱨᱚᱜ ᱵᱟᱠᱷᱨᱟᱛᱮ ᱛᱟᱵᱚ ᱪᱮᱥᱴᱟ ᱦᱩᱭᱩᱜ ᱢᱟ ᱤᱱᱟᱹᱜᱮ ᱟᱞᱮᱭᱟᱜ ᱫᱚ ᱠᱟᱢᱚᱱᱟ ᱵᱟᱝᱟ ᱟᱸᱥ ᱛᱚ ᱚᱱᱟ ᱯᱚᱨᱮ ᱱᱩᱠᱤᱱ ᱥᱚᱢᱵᱷᱟᱵᱚᱛᱤ ᱠᱤᱱ ᱞᱤᱧ ᱢᱮᱛᱟ ᱠᱤᱱᱟ ᱡᱮ ᱠᱤ ᱟᱞᱮ ᱥᱮᱸᱜᱮᱞ ᱚᱵᱷᱤᱡᱟᱱ ᱨᱤᱱ ᱩᱯᱚᱥᱚᱵᱷᱟᱯᱚᱛᱤ ᱩᱱᱠᱤᱱ ᱢᱤᱫ ᱵᱟᱨ ᱯᱚᱫ ᱠᱤᱱ ᱞᱟᱹᱭ ᱧᱚᱜᱟ ᱛᱚ ᱛᱮᱦᱮᱧ ᱱᱚᱣᱟ ᱵᱷᱤᱰᱤᱭᱳ ᱠᱚ ᱡᱟᱦᱟᱸ ᱵᱚᱱ ᱧᱮᱞᱮᱫ ᱛᱚ ᱟᱹᱰᱤ ᱢᱟᱨᱟᱝ ᱜᱟᱹᱞᱛᱤ ᱨᱮᱱᱟᱜ ᱦᱩᱭᱩᱜ ᱠᱟᱱᱟ ᱟᱞᱮᱭᱟᱜ ᱢᱟᱱᱮ ᱟᱹᱭᱠᱟᱹᱣ ᱤᱭᱟᱹ ᱫᱚ ᱡᱮ ᱞᱩᱜᱩᱵᱩᱨᱩ ᱜᱷᱟᱱᱴᱟ ᱵᱟᱲᱮ ᱨᱮ ᱟᱵᱚᱣᱟᱜ ᱥᱟᱨᱱᱟ ᱫᱷᱚᱨᱢᱚ ᱨᱮ ᱵᱟ ᱡᱟᱹᱛᱤ ᱥᱚᱢᱟᱡᱽ ᱥᱟᱱᱛᱟᱲ ᱥᱚᱢᱟᱡᱽ ᱨᱮᱭᱟᱜ ᱢᱤᱫᱴᱟᱝ ᱥᱚᱢᱟᱡᱽ ᱛᱷᱟᱯᱱᱟ ᱵᱚᱸᱜᱟ ᱛᱷᱟᱯᱱᱟ ᱡᱟᱭᱜᱟ ᱨᱮ ᱡᱮᱢᱚᱱ ᱱᱤᱛᱚᱝ ᱯᱟᱨᱵᱚᱛᱤ ᱢᱟᱱᱮ ᱥᱤᱵᱚ ᱯᱟᱨᱵᱚᱛᱤ ᱠᱤᱱ ᱵᱮᱱᱟᱣᱚᱜ ᱠᱟᱱᱟ ᱡᱮᱦᱮᱛᱩ ᱚᱱᱠᱟᱛᱮ ᱱᱟᱜ ᱦᱤᱱᱫᱩ ᱫᱷᱚᱨᱢᱚ ᱟᱨ ᱫᱷᱤᱨᱮ ᱫᱷᱤᱨᱮ ᱱᱟᱜ ᱪᱟᱵᱟ ᱟᱠᱚ ᱥᱮᱫ ᱵᱚᱱ ᱞᱟᱲᱮ ᱪᱟᱞᱟᱜ ᱟᱵᱚᱱ ᱡᱟᱦᱟᱸ ᱯᱷᱚᱞᱮᱛᱮ ᱱᱤᱛᱚᱝ ᱟᱵᱚ ᱥᱟᱨᱱᱟ ᱠᱳᱰ ᱞᱟᱹᱜᱤᱫ ᱱᱤᱛᱚᱝ ᱫᱤᱥᱚᱢ ᱥᱟᱨᱟ ᱥᱮᱸᱜᱮᱞ ᱩᱞᱜᱟᱹᱣ ᱠᱟᱱᱟ ᱛᱚ ᱚᱱᱟ ᱥᱟᱞᱜᱟᱣ ᱨᱮ ᱡᱩᱫᱤ ᱟᱵᱚ ᱱᱤᱛᱚᱝ ᱵᱟᱵᱚᱱ ᱮᱵᱷᱮᱱᱚᱜᱼᱟ ᱛᱚ ᱢᱤᱫ ᱫᱤᱱ ᱦᱤᱞᱳᱜ ᱪᱷᱟᱹᱛᱤᱠ ᱥᱟᱞᱟᱜ ᱟᱵᱚ ᱡᱚᱲᱚᱱᱛᱚ ᱦᱩᱭ ᱟᱵᱚᱱᱟ ᱦᱤᱱᱫᱩ ᱫᱷᱚᱨᱢᱚ ᱵᱷᱤᱛᱤᱨ ᱨᱮ ᱟᱵᱚᱣᱟᱜ ᱡᱟᱹᱛᱤ ᱯᱟᱹᱨᱤᱥ ᱡᱚᱛᱚ ᱟᱫᱚᱜᱼᱟ ᱫᱷᱚᱨᱚᱢ ᱟᱫᱚᱜᱼᱟ ᱟᱨ ᱱᱤᱛᱚᱝ ᱫᱷᱟᱹᱵᱤᱡ ᱛᱮᱦᱚᱸ ᱟᱵᱚᱣᱟᱜ ᱚᱞ ᱪᱤᱠᱤ ᱦᱚᱸ ᱵᱟᱠᱚ ᱦᱟᱛᱟᱣ ᱥᱟᱹᱛ ᱡᱩᱫᱤ ᱥᱮᱱᱴᱨᱟᱞ ᱜᱚᱵᱷᱢᱮᱱᱴ ᱮ ᱦᱟᱛᱟᱣ ᱟᱠᱟᱫ ᱨᱮᱦᱚᱸ ᱟᱵᱚᱣᱟᱜ ᱱᱤᱛ ᱢᱤᱫᱴᱟᱝ ᱡᱮ ᱫᱤᱥᱚᱢ ᱯᱷᱩᱨᱜᱟᱹᱞ ᱟᱠᱟᱱᱟ ᱚᱱᱟ ᱫᱤᱥᱚᱢ ᱫᱤᱥᱚᱢ ᱨᱮᱦᱚᱸ ᱵᱟᱭ ᱪᱟᱹᱞᱩ ᱫᱟᱲᱮ ᱟᱠᱟᱫᱼᱟ ᱚᱯᱷᱤᱥᱤᱭᱟᱞ ᱵᱷᱟᱥᱟ ᱦᱤᱥᱟᱹᱵ ᱛᱮ ᱟᱨ ᱱᱤᱛᱚᱝ ᱟᱨᱦᱚᱸ ᱫᱷᱚᱨᱢᱚ ᱠᱳᱰ ᱞᱟᱹᱜᱩ ᱠᱷᱟᱹᱛᱤᱨ ᱱᱤᱛᱚᱝ ᱫᱤᱥᱚᱢ ᱥᱟᱨᱟ ᱞᱟᱹᱲᱦᱟᱹᱭ ᱦᱩᱭᱩᱜ ᱠᱟᱱᱟ ᱮᱱᱠᱷᱟᱱ ᱡᱮᱛᱮ ᱵᱟᱨᱮ ᱟᱵᱚᱣᱟᱜ ᱫᱷᱚᱨᱚᱢ ᱨᱮᱭᱟᱜ ᱢᱩᱬ ᱛᱷᱟᱯᱚᱱᱟ ᱡᱟᱭᱜᱟ ᱡᱮ ᱞᱩᱜᱩ ᱵᱩᱨᱩ ᱜᱷᱟᱱᱴᱟ ᱵᱟᱹᱲᱤ ᱨᱮ ᱚᱸᱰᱮᱱ ᱠᱚ ᱠᱚᱨᱢᱚ ᱠᱚᱨᱛᱟ ᱟᱨ ᱱᱤᱛᱚᱜ ᱟᱨᱚ ᱫᱷᱚᱨᱢᱚ ᱠᱳᱰ ᱞᱟᱹᱜᱩᱜ ᱠᱷᱟᱹᱛᱤᱨ ᱱᱤᱛᱚᱜ ᱫᱤᱥᱚᱢ ᱥᱟᱨᱟ ᱞᱟᱹᱲᱦᱟᱹᱭ ᱦᱩᱭᱩᱜ ᱠᱟᱱᱟ ᱮᱱᱠᱷᱟᱱ ᱡᱮᱛᱮ ᱵᱮᱲᱮ ᱟᱵᱚᱣᱟᱜ ᱫᱷᱚᱨᱚᱢ ᱨᱮᱭᱟᱜ ᱢᱩᱬ ᱛᱷᱟᱯᱚᱱᱟ ᱡᱟᱭᱜᱟ ᱡᱮ ᱞᱩᱜᱩ ᱵᱩᱨᱩ ᱜᱷᱟᱱᱴᱟ ᱵᱟᱲᱮ ᱨᱮ ᱚᱸᱰᱮᱱ ᱠᱚ ᱠᱚᱨᱢᱚ ᱠᱚᱨᱛᱟ ᱡᱮ ᱥᱤᱵᱚ ᱯᱟᱨᱵᱚᱛᱤᱭᱟᱜ ᱡᱮ ᱢᱩᱨᱛᱤ ᱠᱚ ᱥᱛᱷᱟᱯᱚᱱᱟ ᱠᱮᱜᱼᱟ ᱠᱚ ᱚᱱᱟ ᱨᱮᱫᱚ ᱪᱮᱫ ᱵᱚᱱ ᱪᱤᱠᱟᱹᱜᱼᱟ ᱢᱤᱫ ᱫᱤᱱ ᱦᱤᱞᱳᱜ ᱟᱵᱚ ᱛᱟᱭᱚᱢ ᱫᱚᱠᱚ ᱢᱮᱛᱟ ᱵᱚᱱᱟ ᱟᱨ ᱟᱵᱚᱣᱟᱜ ᱫᱷᱚᱨᱚᱢ ᱫᱚ ᱵᱟᱹᱪᱩᱜ ᱟᱹᱱᱤᱡ ᱚᱱᱠᱟᱨ ᱚᱞ ᱟᱠᱟᱱᱟ ᱟᱨ ᱥᱤᱵᱚ ᱯᱟᱨᱵᱚᱛᱤᱭᱟᱜ ᱤᱭᱟᱹ ᱢᱩᱨᱛᱤ ᱥᱛᱷᱟᱯᱚᱱ ᱟᱠᱟᱱᱟ ᱟᱜᱟᱢᱤ ᱫᱤᱱ ᱦᱤᱞᱳᱜ ᱫᱚ ᱟᱵᱚᱣᱟᱜ ᱤᱭᱟᱹ ᱫᱷᱚᱨᱚᱢ ᱢᱮᱱ ᱛᱮᱫᱚ ᱫᱷᱚᱨᱚᱢ ᱠᱳᱰ ᱧᱟᱢ ᱞᱟᱹᱜᱤᱫ ᱫᱚ ᱟᱥᱟ ᱫᱚ ᱵᱟᱵᱚᱱ ᱫᱚᱦᱚ ᱫᱟᱲᱮᱭᱟᱜᱼᱟ ᱟᱵᱚᱨᱮᱱ ᱟᱵᱚ ᱫᱚ ᱯᱨᱚᱠᱨᱤᱛᱤ ᱯᱩᱡᱟ ᱦᱚᱲ ᱠᱟᱱᱟ ᱵᱚᱱ ᱫᱷᱤᱨᱤ ᱫᱟᱨᱮ ᱡᱮᱴᱟ ᱜᱮ ᱡᱟᱦᱟᱸ ᱠᱷᱚᱱᱟᱜ ᱟᱵᱚ ᱵᱚᱱ ᱧᱟᱢᱮᱫ ᱵᱟᱧᱪᱟᱜ ᱞᱟᱹᱜᱤᱫ ᱵᱚᱱ ᱧᱟᱢᱮᱫ ᱩᱱᱠᱩ ᱜᱮ ᱟᱵᱚ ᱫᱚ ᱵᱚᱸᱜᱟ ᱚᱛ ᱦᱚᱸ ᱵᱚᱸᱜᱟ ᱠᱟᱱᱟᱭ ᱫᱷᱤᱨᱤ ᱦᱚᱸ ᱵᱚᱸᱜᱟ ᱠᱟᱱᱟᱭ ᱫᱟᱨᱮ ᱦᱚᱸ ᱵᱚᱸᱜᱟ ᱠᱟᱱᱟᱭ ᱦᱚᱭ ᱦᱚᱸ ᱵᱚᱸᱜᱟ ᱠᱟᱱᱟᱭ ᱪᱟᱸᱫᱚ ᱦᱚᱸ ᱵᱚᱸᱜᱟ ᱠᱟᱱᱟᱭ ᱛᱮᱱᱚ ᱱᱚᱜᱼᱚ ᱱᱚᱝᱠᱟᱱᱟᱜ ᱠᱚ ᱯᱨᱟᱠᱨᱤᱛᱤ ᱠᱚ ᱡᱤᱱᱤᱥ ᱵᱟ ᱯᱨᱟᱠᱨᱤᱛᱤ ᱯᱩᱡᱟᱹ ᱠᱚ ᱟᱵᱚ ᱥᱟᱱᱛᱟᱲ ᱦᱚᱲ ᱫᱚ ᱥᱟᱱᱛᱟᱲ ᱠᱚ ᱡᱟᱦᱟᱸ ᱜᱮ ᱟᱵᱚ ᱡᱮᱢᱚᱱ ᱟᱹᱫᱤᱵᱟᱹᱥᱤ ᱟᱹᱫᱤᱢ ᱦᱚᱲ ᱫᱚ ᱟᱨ ᱢᱟᱲᱟᱝ ᱠᱚᱨᱮ ᱠᱷᱚᱱᱟᱜ ᱚᱱᱟ ᱜᱮ ᱪᱟᱹᱞᱩ ᱦᱮᱡ ᱟᱠᱟᱱᱟ ᱱᱤᱛᱚᱝ ᱡᱮᱛᱮ ᱵᱮᱲᱟ ᱟᱵᱚ ᱮᱴᱟᱜ ᱥᱮᱫ ᱵᱚᱱ ᱪᱟᱞᱟᱣ ᱤᱫᱤᱜ ᱠᱟᱱᱟ ᱞᱟᱦᱟ ᱤᱫᱤᱜ ᱠᱟᱱᱟ ᱵᱚᱱ ᱚᱱᱟ ᱫᱚ ᱟᱞᱮ ᱫᱚ ᱜᱷᱳᱨ ᱞᱮ ᱵᱤᱨᱳᱫᱷᱤᱭᱮᱜᱼᱟ ᱟᱨ ᱚᱸᱰᱮᱱ ᱠᱚ ᱚᱠᱚᱭ ᱠᱚᱨᱢᱚ ᱠᱚᱨᱛᱟ ᱛᱟᱵᱚᱱ ᱟᱵᱚ ᱥᱟᱱᱛᱟᱲ ᱵᱚᱭᱦᱟ ᱠᱚ ᱢᱮᱱᱟᱜ ᱠᱚᱣᱟ ᱩᱱᱠᱩ ᱡᱮ ᱥᱚᱵᱷᱟᱯᱚᱛᱤ ᱧᱩᱛᱩᱢ ᱛᱮ ᱱᱟᱦᱟᱜ ᱱᱤᱛᱚᱝ ᱫᱚ ᱱᱩᱭ ᱯᱩᱛᱲᱟᱹ ᱫᱚᱦᱚᱱ ᱦᱩᱭᱩᱜᱼᱟ ᱢᱟ ᱛᱚᱵᱮ ᱡᱟᱹᱥᱛᱤ ᱵᱟᱝ ᱢᱮᱱ ᱠᱟᱛᱮ ᱱᱚᱰᱮ ᱜᱮᱞᱤᱧ ᱠᱮᱪᱮᱫᱮᱜᱼᱟ ᱱᱤᱛᱚᱝ ᱫᱚ ᱱᱩᱭ ᱯᱩᱛᱲᱟᱹ ᱞᱮ ᱫᱚᱦᱚᱱᱮ ᱠᱟᱱᱟ ᱱᱩᱭ ᱫᱚ ᱱᱟᱦᱟᱜ ᱥᱚᱵᱷᱟᱯᱚᱛᱤ ᱠᱟᱱᱟᱭ ᱛᱟᱵᱚᱱ ᱱᱩᱭ ᱟᱵᱚ ᱥᱟᱱᱛᱟᱲ ᱥᱚᱢᱟᱡᱽ ᱨᱮᱱ ᱥᱚᱵᱷᱟᱯᱚᱛᱤ ᱦᱮᱸ ᱪᱟᱞᱟᱜ